ᱥᱟᱱᱟᱢ ᱠᱚ ᱡᱚᱦᱟᱨ ᱥᱟᱢᱤᱛ ᱥᱟᱸᱜᱷᱟ ᱨᱮ ᱟᱯᱮ ᱠᱚᱣᱟᱜ ᱥᱟᱹᱜᱩᱱ ᱫᱟᱨᱟᱢ ᱛᱮᱦᱮᱧ ᱫᱚ ᱜᱩᱸᱰᱩᱨᱤᱭᱟᱹ ᱜᱚᱞᱤᱠᱟᱸᱰ ᱟᱨ ᱢᱮᱱ ᱜᱩᱸᱰᱩᱨᱤᱭᱟᱹ ᱡᱤᱭᱟᱹᱛ ᱢᱟᱦᱟ ᱵᱟᱵᱚᱛ ᱠᱟᱛᱷᱟ ᱠᱚᱵᱚᱱ ᱟᱸᱡᱚᱢ ᱥᱟᱸᱜᱮᱭᱟ ᱠᱷᱚᱲᱵᱚᱱ ᱟᱨ ᱜᱩᱸᱰᱩᱨᱤᱭᱟᱹ ᱟᱹᱛᱩ ᱫᱚ ᱥᱩᱨ ᱥᱩᱨ ᱜᱮᱭᱟ ᱥᱤᱢᱟᱹ ᱵᱷᱤᱲᱟᱹᱣ ᱟᱠᱟᱱᱟ ᱠᱷᱚᱲᱵᱚᱱ ᱟᱹᱛᱩ ᱨᱮᱱᱟᱜ ᱪᱟᱸᱫᱚ ᱨᱟᱠᱟᱵ ᱥᱮᱫ ᱫᱚ ᱜᱩᱸᱰᱩᱨᱤᱭᱟᱹ ᱟᱹᱛᱩ ᱢᱮᱱᱟᱜᱼᱟ ᱯᱨᱚᱞᱟᱫ ᱢᱟᱦᱟᱛᱚᱣᱟᱜ ᱵᱟᱹᱫᱽ ᱴᱟᱺᱰᱤ ᱨᱮ ᱢᱤᱫ ᱞᱟᱠᱷ ᱜᱟᱱ ᱦᱚᱲ ᱠᱚᱠᱚ ᱡᱟᱨᱣᱟ ᱞᱮᱱᱟ ᱟᱝᱜᱽᱨᱮᱡᱤ ᱢᱟᱹᱦᱤᱛ ᱪᱷᱮ ᱯᱷᱮᱵᱨᱩᱣᱟᱨᱤ ᱩᱱᱤᱥᱥᱚ ᱩᱱᱯᱚᱪᱟᱥ ᱦᱤᱞᱳᱜ ᱠᱩᱸᱰᱩᱨᱤᱭᱟᱹ ᱢᱤᱫᱩᱱ ᱴᱟᱺᱰᱤ ᱨᱮ ᱥᱟᱨᱡᱚᱢ ᱜᱤᱨᱟᱹ ᱛᱮ ᱡᱚᱛᱚ ᱚᱲᱟᱜ ᱠᱷᱚᱱ ᱦᱚᱲ ᱠᱚ ᱥᱮᱴᱮᱨ ᱞᱮᱱᱟ ᱢᱤᱫᱩᱱ ᱴᱟᱺᱰᱤ ᱨᱮ᱾ ᱢᱤᱫᱩᱱ ᱢᱟᱬᱟᱝ ᱦᱤᱞᱚᱜ ᱵᱟᱭᱫᱟ ᱯᱚᱥ ᱨᱟᱭᱨᱚᱝᱯᱩᱨ ᱤᱸᱫᱽᱨᱟᱹᱰᱟᱹᱦᱤ ᱨᱮ ᱢᱤᱫᱩᱱ ᱵᱟᱠᱚ ᱟᱲᱟᱜ ᱞᱮᱫᱼᱟ᱾ ᱯᱩᱞᱤᱥ ᱠᱚ ᱜᱚᱴᱟ ᱠᱚ ᱨᱟᱣ ᱨᱟᱣ ᱠᱚ ᱟᱹᱪᱩᱨᱚᱜ ᱠᱟᱱᱟ᱾ ᱛᱚᱵᱮ ᱵᱷᱚᱡᱽ ᱢᱟᱨᱟᱝ ᱜᱚᱢᱠᱮ ᱥᱩᱱᱟᱹᱨᱟᱢ ᱥᱚᱨᱮᱱ ᱛᱤᱠᱤᱱ ᱫᱚ ᱡᱤᱦᱚᱞ ᱪᱟᱞᱟᱜ ᱢᱟᱬᱟᱝ ᱨᱮᱜᱮ ᱠᱤᱱ ᱢᱮᱱ ᱞᱮᱫᱼᱟ ᱡᱮ ᱟᱞᱚ ᱯᱮ ᱢᱤᱪᱷᱤᱞᱟ, ᱟᱞᱚ ᱯᱮ ᱢᱤᱫᱩᱱᱟ᱾ ᱛᱚᱵᱮ ᱫᱤᱥᱣᱟᱹ ᱪᱮᱠᱟ ᱠᱚ ᱢᱟᱱᱟᱣᱜᱼᱟ? ᱥᱤᱫᱚ ᱢᱩᱨᱢᱩ ᱛᱤᱠᱤᱱᱟᱜ ᱟᱹᱭᱩᱨ ᱛᱮ ᱥᱩᱱᱟᱹᱨᱟᱢ ᱥᱚᱨᱮᱱ ᱡᱤᱦᱚᱞ ᱠᱷᱚᱱ ᱚᱰᱚᱠ ᱞᱟᱹᱜᱤᱫ ᱨᱟᱲᱟ ᱫᱩᱜ ᱞᱟᱹᱜᱤᱫ ᱫᱤᱥᱚᱢ ᱦᱚᱲ ᱟᱹᱠᱤᱱᱟᱜ ᱠᱟᱛᱷᱟ ᱛᱮ ᱡᱤᱣᱤ ᱦᱚᱲᱢᱚ ᱠᱚ ᱟᱞᱟᱭᱮᱫ ᱛᱟᱦᱮᱸᱫ᱾ ᱡᱤᱣᱤ ᱦᱚᱲᱢᱚ ᱟᱞᱟᱭ ᱠᱟᱛᱮ ᱢᱤᱫᱩᱱ ᱫᱚ ᱦᱩᱭᱩᱜ ᱜᱮᱭᱟ ᱟᱨ ᱜᱚᱢᱠᱮ ᱦᱚᱸ ᱠᱚ ᱨᱟᱲᱟ ᱫᱩᱜ ᱟᱹᱜᱩᱭᱮ ᱜᱮᱭᱟ᱾ ᱟᱵᱚ ᱠᱷᱮᱨᱣᱟᱲ ᱠᱚ ᱢᱤᱫᱩᱱ ᱴᱟᱺᱰᱤ ᱨᱮᱦᱚᱸ ᱥᱟᱯᱟᱵ ᱟᱜᱼᱥᱟᱨ, ᱠᱟᱹᱯᱤ, ᱴᱷᱮᱸᱜᱟ, ᱵᱩᱰᱭᱟᱹ ᱠᱚᱫᱚ ᱢᱤᱫ ᱥᱮᱫ ᱨᱮ ᱫᱚᱦᱚ ᱡᱟᱨᱣᱟ ᱚᱪᱚ ᱠᱮᱫ ᱠᱚᱣᱟ ᱠᱚ ᱩᱱᱠᱩ ᱦᱚᱸ ᱟᱵᱚᱨᱤᱱ ᱦᱚᱲ ᱜᱮᱠᱚ ᱛᱟᱦᱮᱸ ᱠᱟᱱᱟ ᱤᱪᱟᱹᱜ ᱜᱷᱩᱴᱩ ᱥᱮᱱ ᱠᱷᱚᱱ ᱢᱤᱫᱴᱟᱝ ᱯᱩᱬ ᱜᱟᱹᱰᱤ ᱜᱟᱰᱟ ᱰᱷᱤᱯ ᱨᱮ ᱛᱤᱸᱜᱩ ᱠᱟᱛᱮ ᱢᱟᱭᱤᱠ ᱪᱚᱸᱜᱟ ᱛᱮ ᱦᱚᱦᱚ ᱠᱮᱫᱟᱭ ᱡᱮ ᱟᱞᱚᱯᱮ ᱢᱤᱫᱩᱱᱟ ᱢᱤᱫᱩᱱ ᱫᱚ ᱵᱷᱟᱸᱜᱩᱲ ᱯᱮ ᱢᱮᱱᱠᱷᱟᱱ ᱵᱟᱝ ᱢᱟᱱᱟᱣ ᱵᱟᱛᱟᱣ ᱞᱮᱱᱠᱷᱟᱱ ᱯᱩᱞᱤᱥ ᱠᱚ ᱯᱮ ᱫᱷᱟᱣ ᱢᱤᱥ ᱯᱷᱟᱭᱨᱤᱝ ᱠᱮᱫᱟ ᱠᱚ ᱚᱸᱰᱮ ᱢᱤᱫᱩᱱ ᱨᱮ ᱫᱩᱲᱩᱵ ᱟᱠᱟᱱ ᱦᱚᱲ ᱠᱚ ᱵᱚᱛᱚᱨ ᱜᱚᱡ ᱮᱱᱟ ᱢᱤᱫᱩᱱ ᱨᱤᱱᱤᱡ ᱯᱟᱨᱥᱮᱛ ᱥᱤᱫᱩ ᱢᱩᱨᱢᱩᱭ ᱢᱮᱱ ᱠᱮᱫᱟ ᱠᱮᱴᱮᱡ ᱫᱷᱟᱨᱟ ᱨᱚᱲ ᱛᱮ ᱵᱚᱦᱚᱜ ᱛᱮ ᱵᱩᱨᱩ ᱵᱮᱱᱟᱜᱼᱟ ᱢᱟᱭᱟᱢ ᱞᱤᱸᱡᱤ ᱛᱮ ᱜᱟᱰᱟ ᱵᱮᱱᱟᱜᱼᱟ ᱢᱤᱫᱩᱱ ᱫᱚ ᱮᱱᱦᱚᱸ ᱵᱟᱵᱚᱱ ᱵᱟᱸᱜᱩᱲᱟ ᱟᱫᱚ ᱵᱟᱠᱚ ᱵᱚᱛᱚᱨ ᱞᱮᱱᱟ᱾ ᱢᱤᱫᱩᱱ ᱨᱮᱱᱟᱜ ᱡᱚᱥ ᱛᱮᱫ ᱫᱚ ᱟᱵᱚᱣᱟᱜ ᱦᱟᱥᱟ, ᱵᱷᱟᱥᱟ ᱟᱨ ᱫᱷᱚᱨᱚᱢ ᱠᱟᱛᱷᱟ ᱤᱫᱤ ᱠᱟᱛᱮᱱ ᱠᱚ ᱜᱟᱞᱚᱪ ᱠᱮᱭᱟ ᱦᱩᱱᱟᱹᱝ ᱟᱫᱚ ᱢᱤᱫᱩᱱ ᱵᱟᱝ ᱦᱩᱭ ᱫᱟᱲᱮᱭᱟᱫᱼᱟ᱾ ᱦᱟᱣᱟᱞᱫᱟᱨ ᱥᱩᱨᱡᱚᱢᱚᱱᱤ ᱢᱟᱦᱟᱱᱛᱤ ᱟᱨ ᱮᱥᱰᱤᱳ ᱚᱢᱚᱨ ᱥᱤᱝ ᱦᱩᱠᱩᱢ ᱛᱮ ᱥᱟᱭ ᱥᱟᱭ ᱠᱷᱚᱱ ᱵᱟᱹᱲᱛᱤ ᱦᱚᱲ ᱪᱮᱛᱟᱱ ᱨᱮ ᱥᱮᱸᱜᱮᱞ ᱴᱩᱴᱤ ᱠᱚ ᱮᱦᱚᱵ ᱠᱮᱫᱟ᱾ ᱟᱭᱢᱟ ᱦᱚᱲ ᱠᱚ ᱜᱚᱡ ᱮᱱᱟ᱾ ᱯᱩᱞᱤᱥ ᱜᱚᱴᱟ ᱯᱟᱲᱟ ᱠᱩᱞᱦᱤ ᱠᱚᱨᱮ ᱠᱚ ᱫᱟᱲᱟᱱ ᱠᱟᱱ ᱛᱟᱦᱮᱸᱫ ᱟᱨ ᱛᱤᱱᱟᱹᱜ ᱛᱤᱱᱟᱹᱜ ᱵᱟᱹᱲᱤᱡ ᱦᱚᱸᱠᱚ ᱠᱟᱹᱢᱤ ᱠᱮᱫᱼᱟ᱾ ᱫᱷᱚᱱ ᱫᱩᱨᱤᱵᱽ ᱦᱚᱸᱠᱚ ᱪᱤᱛᱤᱵᱤᱛᱤ ᱠᱮᱫᱼᱟ ᱜᱩᱰᱩᱨᱤᱭᱟᱹ ᱜᱚᱞᱤᱠᱟᱱᱰ ᱛᱟᱭᱚᱢ ᱵᱚᱛᱚᱨ ᱛᱮ ᱦᱚᱲ ᱚᱲᱟᱜ ᱠᱚᱨᱮ ᱵᱟᱝ ᱠᱚ ᱛᱟᱦᱮᱸ ᱠᱟᱛᱮ ᱵᱤᱨ ᱵᱩᱨᱩ ᱠᱚᱨᱮ ᱠᱚ ᱛᱟᱦᱮᱸᱭᱮᱱᱟ ᱛᱤᱱᱟᱹᱜ ᱛᱤᱱᱟᱹᱜ ᱦᱚᱲ ᱠᱚᱫᱚ ᱵᱷᱚᱸᱡᱽ ᱫᱤᱥᱚᱢ ᱵᱟᱹᱜᱤ ᱠᱟᱛᱮ ᱫᱷᱟᱲ ᱠᱩᱪᱩᱝ ᱠᱤᱧᱡᱷᱟᱹᱨ ᱥᱤᱞᱫᱟᱹ ᱵᱤᱦᱟᱨ ᱫᱤᱥᱚᱢ ᱥᱮᱫ ᱠᱚ ᱥᱮᱱ ᱠᱚ ᱧᱤᱨ ᱮᱱᱟ ᱚᱱᱛᱮ ᱨᱮᱜᱮ ᱠᱚ ᱛᱟᱦᱮᱸᱭᱮᱱᱟ ᱵᱷᱚᱸᱡᱽ ᱨᱤᱱ ᱦᱚᱲ ᱡᱟᱠᱮ ᱠᱚ ᱵᱤᱫᱟᱹᱞ ᱪᱟᱵᱟᱭᱮᱱᱟ ᱜᱩᱰᱩᱨᱤᱭᱟᱹ ᱵᱟᱹᱫᱽ ᱴᱟᱺᱰᱤ ᱫᱚ ᱟᱹᱫᱤᱢ ᱠᱚᱣᱟᱜ ᱢᱟᱭᱟᱢ ᱛᱮᱜᱮ ᱜᱟᱵᱟ ᱪᱟᱵᱟ ᱞᱮᱱᱟ᱾ ᱜᱚᱡ ᱦᱚᱲ ᱠᱚᱫᱚ ᱯᱩᱞᱤᱥ ᱜᱟᱹᱰᱤ ᱛᱮ ᱵᱩᱨᱩ ᱯᱟᱨᱚᱢ ᱠᱚ ᱤᱫᱤ ᱜᱤᱰᱤ ᱠᱟᱫ ᱠᱚᱣᱟ᱾ ᱱᱟᱱᱟ ᱪᱷᱤᱛᱤ ᱵᱤᱛᱤ ᱠᱟᱛᱮᱱ ᱜᱟᱹᱰᱤ ᱨᱮ ᱵᱷᱟᱹᱨᱤ ᱟᱨ ᱵᱩᱨᱩ ᱠᱚᱨᱮ ᱠᱚ ᱜᱤᱰᱤ ᱠᱟᱫ ᱠᱚ ᱛᱟᱦᱮᱸ ᱠᱟᱱᱟ᱾ ᱥᱟᱛ ᱟᱴ ᱯᱷᱮᱵᱽᱨᱩᱣᱟᱨᱤ ᱦᱤᱞᱚᱜ ᱫᱚ ᱪᱩᱢᱩᱞ ᱪᱩᱢᱩᱞ ᱵᱚᱛᱚᱨ ᱵᱩᱡᱷᱟᱹᱜ ᱠᱟᱱ ᱛᱟᱦᱮᱸᱫ᱾ ᱢᱟᱹᱛᱤ ᱢᱟᱨᱰᱤ, ᱠᱟᱹᱯᱩᱲᱤᱭᱟᱹ ᱟᱹᱛᱩ ᱨᱤᱱᱤᱡ, ᱩᱱᱤ ᱫᱚ ᱫᱚᱥᱟᱨ ᱦᱤᱞᱚᱜ ᱦᱚᱸ ᱵᱟᱭ ᱵᱚᱛᱚᱨᱚᱜ ᱠᱟᱱᱟ᱾ ᱜᱩᱸᱰᱩᱨᱤᱭᱟᱹ ᱜᱚᱴᱟ ᱜᱚᱰᱟᱭ ᱠᱚᱭᱚᱜ ᱟᱹᱪᱩᱨ ᱠᱮᱫᱼᱟ᱾ ᱚᱱᱟ ᱜᱚᱰᱟ ᱦᱚᱸᱭ ᱛᱟᱲᱟᱢ ᱵᱟᱲᱟ ᱠᱮᱫᱼᱟ᱾